ᱱᱚᱜᱼᱚ ᱱᱚᱣᱟ ᱱᱟᱦᱟᱜ ᱱᱚᱰᱮ ᱵᱟᱭ ᱴᱟᱭᱤᱴᱚᱜ ᱠᱟᱱᱟ ᱥᱩᱛᱟᱹᱢ ᱟᱫᱚ ᱚᱱᱟᱛᱮ ᱱᱟᱦᱟᱜ ᱥᱤᱞᱟᱹᱭ ᱵᱟᱭ ᱜᱟᱱᱚᱜ ᱠᱟᱱ ᱛᱟᱭᱟ ᱟᱫᱚ ᱦᱟᱸᱜ ᱱᱚᱰᱮ ᱦᱟᱸᱜ ᱞᱤᱧ ᱞᱟᱜᱟᱣ ᱟᱠᱟᱫ ᱛᱟᱵᱚᱣᱟ ᱱᱟᱣᱟᱱᱟᱜ ᱱᱚᱜᱼᱚ ᱱᱚᱣᱟ ᱞᱤᱧ ᱞᱟᱜᱟᱣ ᱟᱠᱟᱫ ᱱᱟᱣᱟᱱᱟᱜ ᱟᱫᱚ ᱦᱟᱸᱜ ᱱᱚᱣᱟ ᱵᱟᱭ ᱜᱟᱱᱚᱜ ᱠᱟᱱᱟ ᱚᱱᱟ ᱚᱪᱚᱜ ᱦᱩᱭᱩᱜᱼᱟ ᱱᱚᱜᱼᱚ ᱱᱚᱣᱟ ᱛᱮᱫ ᱫᱚᱢᱮ ᱡᱷᱟᱹᱞᱟ ᱱᱚᱜᱼᱚ ᱱᱚᱣᱟ ᱱᱚᱣᱟ ᱫᱚ ᱦᱩᱱᱟᱹᱝ ᱱᱤᱱᱟᱹᱝ ᱜᱟᱱ ᱠᱷᱟᱹᱴᱩ ᱫᱚᱨᱠᱟᱨᱚᱜ ᱠᱟᱱ ᱛᱟᱦᱮᱱᱚᱜ ᱟᱫᱚ ᱱᱚᱣᱟ ᱫᱚᱢᱮ ᱡᱷᱟᱹᱞᱟ ᱟᱫᱚ ᱚᱱᱟᱛᱮ ᱱᱚᱣᱟ ᱱᱚᱝᱠᱟ ᱴᱷᱮᱞᱟᱣ ᱫᱚᱦᱚ ᱠᱚᱜ ᱠᱟᱱᱟ ᱚᱱᱟᱛᱮ ᱱᱚᱰᱮ ᱵᱟᱭ ᱩᱨᱤᱡᱚᱜ ᱠᱟᱱᱟ ᱟᱫᱚ ᱱᱤᱛᱚᱜ ᱫᱚ ᱦᱟᱸᱜ ᱚᱱᱟ ᱫᱚᱞᱤᱧ ᱚᱪᱚᱜ ᱜᱤᱰᱤ ᱠᱟᱜᱼᱟ ᱱᱚᱣᱟ ᱫᱚ ᱵᱟᱹᱞᱤᱧ ᱞᱟᱜᱟᱣᱟ ᱡᱚᱦᱟᱨ ᱜᱮ ᱥᱟᱱᱟᱢ ᱠᱚ ᱡᱚᱦᱟᱨ ᱜᱮ ᱥᱟᱱᱟᱢ ᱠᱚ ᱛᱮᱦᱮᱧᱟᱜ ᱱᱟᱣᱟ ᱵᱷᱤᱰᱤᱭᱳ ᱨᱮ ᱛᱟᱵᱚ ᱡᱚᱛᱚ ᱠᱚᱜᱮ ᱥᱟᱹᱜᱩᱱ ᱫᱟᱨᱟᱢ ᱥᱟᱹᱜᱩᱱ ᱫᱟᱨᱟᱢ ᱟᱨ ᱱᱟᱦᱟᱜ ᱛᱟᱵᱚ ᱟᱹᱰᱤ ᱫᱤᱱ ᱠᱷᱚᱱ ᱥᱤᱞᱟᱹᱭ ᱵᱷᱤᱰᱤᱭᱳ ᱜᱮ ᱵᱟᱹᱞᱤᱧ ᱟᱹᱜᱩ ᱫᱟᱲᱮᱭᱟᱜ ᱛᱟᱵᱚ ᱥᱤᱞᱟᱹᱭ ᱜᱮ ᱵᱟᱹᱞᱤᱧ ᱥᱤᱞᱟᱹᱭᱮᱫ ᱛᱟᱦᱮᱱᱚᱜ ᱦᱩᱭᱱᱟ ᱵᱟᱨ ᱯᱮ ᱪᱟᱸᱫᱚ ᱜᱟᱱ ᱯᱟᱞᱮᱱ ᱥᱤᱞᱟᱹᱭ ᱜᱮ ᱵᱟᱹᱞᱤᱧ ᱫᱟᱲᱮᱭᱟᱜ ᱠᱟᱱ ᱛᱟᱦᱮᱱᱟ ᱪᱮᱫᱟᱜ ᱥᱮ ᱵᱟᱹᱫᱽ ᱠᱟᱹᱢᱤ ᱛᱮ ᱱᱟᱦᱟᱜ ᱛᱟᱵᱚᱱ ᱫᱷᱟᱱᱵᱟᱫᱽ ᱨᱮᱞᱤᱧ ᱪᱟᱹᱠᱨᱤ ᱞᱮᱫᱼᱟ ᱟᱫᱚ ᱚᱱᱟᱛᱮ ᱱᱟᱦᱟᱜ ᱪᱷᱩᱴᱤ ᱞᱤᱧ ᱦᱟᱛᱟᱣ ᱞᱮᱫ ᱛᱟᱦᱮᱱᱟ ᱱᱚᱣᱟ ᱨᱮ ᱵᱟᱹᱞᱤᱧ ᱥᱤᱞᱟᱹᱭ ᱫᱟᱲᱮᱭᱟᱜ ᱠᱟᱱ ᱛᱟᱦᱮᱱ ᱵᱷᱤᱰᱤᱭᱳ ᱦᱚᱸ ᱵᱟᱹᱞᱤᱧ ᱵᱮᱱᱟᱣ ᱫᱟᱲᱮᱭᱟᱜ ᱠᱟᱱ ᱛᱟᱦᱮᱱᱟ ᱵᱟᱹᱫᱽ ᱠᱟᱹᱢᱤ ᱛᱮ ᱟᱨ ᱱᱮᱛᱟᱨ ᱢᱟ ᱵᱟᱲᱟᱭ ᱜᱮᱭᱟ ᱵᱚᱱ ᱡᱚᱛᱚ ᱦᱚᱲᱟᱜ ᱜᱮ ᱵᱳᱴ ᱢᱟ ᱱᱟᱦᱟᱜ ᱢᱮᱱᱟᱜ ᱜᱮᱭᱟ ᱤᱱᱟᱹᱜ ᱜᱟᱱ ᱠᱟᱛᱮ ᱢᱟ ᱡᱮ ᱡᱚᱛᱚ ᱦᱚᱲ ᱢᱟᱱᱮ ᱡᱮ ᱡᱷᱟᱨᱟᱜ ᱜᱮᱵᱚᱱ ᱠᱟᱹᱢᱤᱭᱟ ᱥᱮ ᱟᱨ ᱚᱱᱟᱛᱮ ᱱᱟᱦᱟᱜ ᱟᱨ ᱚᱠᱚᱭ ᱱᱟᱦᱟᱜ ᱢᱩᱞᱤᱭᱟᱹ ᱦᱚᱸ ᱱᱟᱦᱟᱜ ᱮᱢ ᱦᱚᱦᱚᱣᱟᱭᱟ ᱟᱫᱚ ᱚᱱᱠᱟᱛᱮ ᱱᱤᱡᱮ ᱜᱮ ᱠᱟᱹᱢᱤ ᱦᱩᱭᱩᱜ ᱠᱟᱱ ᱛᱟᱦᱮᱱᱚᱜ ᱛᱚ ᱠᱟᱹᱢᱤ ᱠᱚᱨᱮᱱᱟᱜ ᱦᱚᱸ ᱵᱷᱤᱰᱭᱳ ᱫᱚ ᱵᱟᱹᱞᱤᱧ ᱵᱮᱱᱟᱣ ᱟᱠᱟᱫ ᱛᱟᱵᱚᱣᱟ ᱟᱫᱚ ᱚᱱᱟ ᱨᱮᱜᱮ ᱱᱟᱜ ᱵᱤᱡᱤ ᱞᱤᱧ ᱛᱟᱦᱮᱸ ᱠᱟᱱᱟ ᱟᱫᱚ ᱚᱱᱟᱛᱮ ᱱᱟᱜ ᱥᱤᱞᱟᱹᱭ ᱠᱚ ᱵᱟᱹᱞᱤᱧ ᱫᱟᱲᱮᱭᱟᱜ ᱠᱟᱱ ᱛᱟᱦᱮᱱᱚᱜ ᱟᱨ ᱱᱚᱜᱼᱚᱭ ᱱᱟᱜ ᱱᱤᱛᱚᱜ ᱫᱚ ᱱᱟᱜ ᱦᱩᱲᱩ ᱠᱚᱦᱚᱸ ᱞᱮ ᱤᱨ ᱪᱟᱵᱟ ᱠᱟᱜᱼᱟ ᱤᱨ ᱪᱟᱵᱟ ᱠᱟᱛᱮ ᱱᱟᱜ ᱱᱮᱛᱟᱨ ᱢᱟ ᱚᱱᱮ ᱩᱡᱟᱹᱲ ᱢᱮᱥᱤᱱ ᱛᱮᱵᱚᱱ ᱫᱟᱞ ᱦᱚᱪᱚᱭᱮᱫᱼᱟ ᱠᱚ ᱫᱟᱞ ᱦᱚᱪᱚᱭᱮᱫᱼᱟ ᱟᱫᱚ ᱚᱱᱟ ᱛᱮᱜᱮ ᱱᱟᱜ ᱜᱟᱹᱰᱤ ᱠᱚᱛᱮ ᱜᱮ ᱫᱟᱞ ᱪᱟᱵᱟ ᱦᱩᱭ ᱠᱟᱱᱟ ᱟᱨ ᱟᱫᱚ ᱱᱤᱛᱚᱜ ᱫᱚ ᱱᱟᱜ ᱱᱚᱜᱼᱚᱭ ᱥᱤᱞᱟᱹᱭ ᱞᱤᱧ ᱮᱦᱚᱵᱟ ᱠᱚᱱᱴᱤᱱᱤᱭᱩ ᱱᱟᱜ ᱞᱤᱧ ᱥᱤᱞᱟᱹᱭ ᱛᱟᱵᱚᱣᱟ ᱱᱤᱛᱚᱝ ᱫᱚ ᱛᱮᱦᱮᱧ ᱦᱟᱸᱜ ᱞᱤᱧ ᱥᱤᱞᱟᱹᱭ ᱞᱟᱹᱜᱤᱫ ᱱᱚᱜᱼᱚ ᱱᱚᱛᱮ ᱨᱮ ᱞᱟᱹᱴᱩᱣᱟᱜ ᱞᱤᱧ ᱫᱚᱦᱚ ᱠᱟᱜᱼᱟ ᱟᱨ ᱱᱚᱣᱟ ᱪᱮᱛᱟᱱ ᱨᱮ ᱢᱮᱱᱟᱜᱼᱟ ᱟᱨ ᱱᱚᱜᱼᱚᱭ ᱛᱚ ᱱᱚᱣᱟ ᱠᱚᱢᱟ ᱦᱟᱸᱜ ᱵᱟᱝ ᱞᱟᱹᱴᱩᱣᱟᱜ ᱢᱮᱱᱟᱜ ᱜᱮᱭᱟ ᱟᱹᱰᱤ ᱜᱟᱱ ᱛᱟᱵᱚᱱ ᱛᱚᱵᱮ ᱴᱷᱤᱠ ᱜᱮᱭᱟ ᱱᱤᱛᱚᱜ ᱫᱚ ᱟᱫᱚ ᱥᱤᱞᱟᱹᱭ ᱜᱮᱵᱚᱱ ᱮᱛᱚᱦᱚᱵ ᱩᱛᱟᱹᱨ ᱞᱮᱜᱮ ᱱᱚᱜᱼᱚᱭ ᱱᱟᱦᱟᱜ ᱛᱟᱵᱚ ᱱᱚᱣᱟ ᱠᱚᱢᱟ ᱟᱹᱜᱩ ᱦᱚᱴᱚᱣᱟᱜ ᱠᱟᱱ ᱛᱟᱦᱮᱱᱚᱜ ᱟᱫᱚ ᱟᱹᱜᱩ ᱦᱚᱴᱚᱣᱟᱜ ᱦᱚᱸ ᱵᱟᱹᱞᱤᱧ ᱥᱤᱞᱟᱹᱭ ᱫᱟᱲᱮᱭᱟᱜ ᱠᱟᱱ ᱛᱟᱦᱮᱱᱚᱜ ᱵᱟᱹᱫᱽ ᱨᱮ ᱠᱟᱹᱢᱤ ᱛᱮ ᱟᱫᱚ ᱚᱱᱟᱛᱮ ᱱᱟᱦᱟᱜ ᱱᱤᱛᱚᱜ

ᱤᱧᱟᱹᱜ ᱢᱮᱥᱤᱱ ᱫᱚ ᱦᱟᱸᱜ ᱵᱟᱭ ᱜᱟᱱᱚᱜ ᱠᱟᱱ ᱛᱟᱵᱚᱱᱟ ᱥᱩᱫᱷᱩ ᱵᱟᱭ ᱢᱤᱴᱤᱝ ᱟᱠᱟᱱᱟ ᱱᱚᱜᱼᱚ ᱱᱚᱝᱠᱟ ᱩᱰᱩᱠᱚᱜ ᱠᱟᱱᱟ

ᱱᱚᱜᱼᱚᱭ ᱱᱟᱦᱟᱜ ᱢᱤᱥᱛᱨᱤ ᱛᱟᱵᱚᱱ ᱢᱮᱥᱤᱱᱮ ᱡᱩᱛᱟᱹᱧ ᱠᱟᱱᱟ ᱱᱤᱛᱚᱜ ᱫᱚ ᱱᱚᱜᱼᱚ ᱱᱚᱣᱟ ᱱᱟᱦᱟᱜ ᱱᱚᱰᱮ ᱵᱟᱭ ᱴᱟᱭᱤᱴᱚᱜ ᱠᱟᱱᱟ ᱥᱩᱛᱟᱹᱢ ᱟᱫᱚ ᱚᱱᱟᱛᱮ ᱱᱟᱦᱟᱜ ᱥᱤᱞᱟᱹᱭ ᱵᱟᱭ ᱜᱟᱱᱚᱜ ᱠᱟᱱ ᱛᱟᱭᱟ ᱟᱫᱚ ᱦᱟᱸᱜ ᱱᱚᱸᱰᱮ ᱦᱟᱸᱜ ᱞᱤᱧ ᱞᱟᱜᱟᱣ ᱟᱠᱟᱫ ᱛᱟᱵᱚᱣᱟ ᱱᱟᱣᱟᱱᱟᱜ ᱱᱚᱜᱼᱚ ᱱᱚᱣᱟ ᱞᱤᱧ ᱞᱟᱜᱟᱣ ᱟᱠᱟᱫ ᱱᱟᱣᱟᱱᱟᱜ ᱟᱫᱚ ᱦᱟᱸᱜ ᱱᱚᱣᱟ ᱵᱟᱭ ᱜᱟᱱᱚᱜ ᱠᱟᱱᱟ

ᱱᱚᱜᱼᱚ ᱱᱚᱣᱟ ᱱᱚᱣᱟ ᱫᱚ ᱦᱩᱱᱟᱹᱝ ᱱᱤᱱᱟᱹᱝ ᱜᱟᱱ ᱠᱷᱟᱹᱴᱩ ᱫᱚᱨᱠᱟᱨᱚᱜ ᱠᱟᱱ ᱛᱟᱦᱮᱱᱚᱜ ᱟᱫᱚ ᱱᱚᱣᱟ ᱫᱚᱢᱮ ᱡᱷᱟᱹᱞᱟ ᱟᱫᱚ ᱚᱱᱟᱛᱮ ᱱᱚᱣᱟ ᱱᱚᱝᱠᱟ ᱴᱷᱮᱞᱟᱣ ᱫᱚᱦᱚ ᱜᱚᱜ ᱠᱟᱱᱟ ᱚᱱᱟᱛᱮ ᱱᱚᱰᱮ ᱵᱟᱭ ᱩᱨᱤᱡᱚᱜ ᱠᱟᱱᱟ ᱟᱫᱚ ᱱᱤᱛᱚᱜ ᱫᱚ ᱦᱟᱸᱜ ᱚᱱᱟ ᱫᱚᱞᱤᱧ ᱚᱪᱚᱜ ᱜᱤᱰᱤ ᱠᱟᱜᱼᱟ ᱱᱚᱣᱟ ᱫᱚ ᱵᱟᱹᱞᱤᱧ ᱞᱟᱜᱟᱣᱟ

ᱱᱚᱜᱼᱚᱭ ᱱᱟᱦᱟᱜ ᱱᱤᱛᱚᱜ ᱫᱚ ᱛᱟᱵᱚ ᱜᱟᱱ ᱮᱱᱟ ᱴᱷᱤᱠ ᱜᱮ ᱥᱤᱞᱟᱹᱭᱚᱜ ᱠᱟᱱᱟ ᱴᱷᱤᱠ ᱜᱮ ᱥᱤᱞᱟᱹᱭᱚᱜ ᱠᱟᱱ ᱛᱟᱵᱚᱣᱟ ᱦᱩᱭᱮᱱ ᱛᱟᱵᱚᱣᱟ ᱱᱤᱛᱚᱜ ᱫᱚᱞᱤᱧ ᱥᱤᱞᱟᱹᱭ ᱞᱮᱜᱮ ᱛᱟᱵᱚᱱ ᱟᱫᱚ

ᱱᱤᱛᱚᱜ ᱫᱚ ᱯᱩᱨᱟᱹ ᱪᱤᱠᱟᱹᱬ ᱥᱤᱞᱟᱹᱭᱚᱜ ᱠᱟᱱᱟ ᱟᱨ ᱥᱩᱛᱟᱹᱢ ᱦᱚᱸ ᱯᱩᱨᱟᱹ ᱢᱤᱪᱤᱝ ᱟᱠᱟᱱ ᱛᱟᱵᱚᱱᱟ ᱦᱟᱸᱜ ᱤᱱᱟ ᱞᱮᱠᱟ ᱞᱟᱛᱟᱨ ᱥᱮᱫ ᱫᱚ ᱵᱟᱭ ᱩᱰᱩᱠᱚᱜ ᱠᱟᱱᱟ ᱚᱱᱠᱟ ᱤᱭᱟᱹ ᱫᱚ ᱯᱩᱨᱟᱹ ᱪᱮᱨᱦᱟ ᱥᱤᱞᱟᱹᱭᱚᱜ ᱠᱟᱱᱟ ᱱᱚᱜᱼᱚᱭ

ᱟᱫᱚ ᱚᱱᱟᱛᱮ ᱡᱚᱛᱚ ᱥᱤᱞᱟᱹᱭ ᱫᱚ ᱵᱟᱹᱞᱤᱧ ᱧᱮᱞ ᱦᱚᱪᱚ ᱞᱮᱫ ᱯᱮᱭᱟ ᱱᱚᱜᱼᱚᱭ ᱱᱟᱦᱟᱜ ᱮᱦᱚᱵ ᱞᱤᱧ ᱧᱮᱞ ᱦᱚᱪᱚ ᱟᱠᱟᱫ ᱯᱮᱭᱟ ᱟᱨ ᱢᱩᱪᱟᱹᱫ ᱞᱤᱧ ᱧᱮᱞ ᱦᱚᱪᱚᱭᱮᱫ ᱯᱮᱭᱟ ᱟᱨ ᱛᱟᱵᱚᱱ ᱛᱮᱦᱮᱧᱟᱜ ᱵᱷᱤᱰᱤᱭᱳ ᱫᱚ ᱱᱚᱰᱮ ᱜᱮᱞᱤᱧ ᱢᱩᱪᱟᱹᱫᱮᱜᱼᱟ ᱢᱩᱪᱟᱹᱫ ᱨᱮ ᱛᱚᱵᱮ ᱟᱹᱞᱤᱧ ᱯᱟᱦᱴᱟ ᱠᱷᱚᱱ ᱡᱚᱦᱟᱨ